ᱟᱵᱚ ᱫᱮᱥ ᱨᱮ ᱫᱤᱥᱚᱢ ᱨᱮ ᱟᱹᱛᱩ ᱨᱮ ᱴᱚᱞᱟ ᱨᱮ ᱡᱚᱛᱚ ᱡᱟᱭᱜᱟ ᱨᱮᱜᱮ ᱟᱵᱚ ᱠᱚᱲᱟ ᱦᱚᱯᱚᱱ ᱠᱚᱣᱟᱜ ᱟᱹᱭᱫᱟᱹᱨ ᱞᱮᱠᱟᱛᱮ ᱵᱤᱥᱛᱤ ᱧᱮᱞ ᱧᱟᱢᱚᱜᱼᱟ ᱤᱠᱷᱟᱹᱱ ᱱᱤᱛᱚᱝ ᱟᱜ ᱡᱩᱜᱽ ᱨᱮ ᱧᱮᱞᱚᱜ ᱠᱟᱱᱟ ᱠᱚᱲᱟ ᱦᱚᱯᱚᱱ ᱚᱯᱮᱠᱷᱟ ᱠᱩᱲᱤ ᱦᱚᱯᱚᱱᱟᱜ ᱟᱹᱭᱫᱟᱹᱨ ᱠᱩᱲᱤ ᱦᱚᱯᱚᱱᱟᱜ ᱠᱚᱨᱟᱢᱚᱛᱤ ᱵᱤᱥᱛᱤ ᱧᱮᱞ ᱧᱟᱢᱚᱜ ᱠᱟᱱᱟ ᱛᱚᱵᱮ ᱡᱮ ᱠᱚᱲᱟ ᱦᱚᱯᱚᱱᱟᱜ ᱢᱟᱲᱟᱝ ᱛᱟᱦᱮᱸ ᱠᱟᱱᱟ ᱠᱩᱲᱤ ᱦᱚᱯᱚᱱᱟᱜ ᱫᱚ ᱵᱟᱝ ᱛᱟᱦᱮᱸ ᱠᱟᱱᱟ ᱚᱱᱟ ᱢᱮᱱᱛᱮ ᱠᱟᱛᱷᱟ ᱫᱚ ᱵᱟᱝ ᱠᱟᱱᱟ ᱛᱚᱵᱮ ᱪᱮᱫ ᱞᱮᱠᱟᱨᱮ ᱱᱤᱛᱚᱝᱟᱜ ᱥᱚᱢᱟᱡᱽ ᱨᱮ ᱟᱫᱷᱩᱱᱤᱠ ᱡᱩᱜᱽ ᱨᱮ ᱠᱩᱲᱤ ᱦᱚᱯᱚᱱᱟᱜ ᱥᱤᱠᱠᱷᱟ ᱥᱟᱥᱛᱷᱚ ᱟᱨ ᱨᱳᱡᱽᱜᱟᱨ ᱩᱯᱚᱨᱮ ᱜᱩᱨᱩᱛᱛᱚ ᱮᱢ ᱠᱟᱛᱮ ᱥᱚᱢᱟᱡᱽ ᱢᱟᱲᱟᱝᱚᱜ ᱠᱟᱱᱟ ᱚᱱᱟ ᱠᱚ ᱤᱫᱤ ᱠᱟᱛᱮ ᱛᱮᱦᱮᱧᱟᱜ ᱜᱟᱞᱢᱟᱨᱟᱣ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱡᱚᱦᱟᱨ ᱯᱷᱩᱞᱚ ᱡᱷᱟᱱᱚ ᱢᱩᱨᱢᱩ ᱛᱤᱠᱤᱱ ᱟᱹᱠᱤᱱ ᱦᱚᱸᱛᱚ ᱠᱤᱱ ᱠᱩᱲᱤ ᱦᱚᱯᱚᱱ ᱠᱟᱱ ᱜᱮᱭᱟ ᱛᱚᱵᱮ ᱩᱱ ᱡᱚᱦᱚᱜ ᱟᱹᱠᱤᱱ ᱫᱮᱥ ᱞᱟᱹᱜᱤᱫ ᱫᱤᱥᱚᱢ ᱦᱚᱲ ᱠᱚ ᱞᱟᱹᱜᱤᱫ ᱵᱷᱟᱨᱚᱛ ᱫᱤᱥᱚᱢ ᱥᱣᱟᱫᱷᱤᱱ ᱞᱟᱹᱜᱤᱫ ᱟᱹᱠᱤᱱ ᱡᱤᱵᱚᱱ ᱠᱤᱱ ᱮᱢ ᱫᱟᱲᱮᱭᱟᱫᱟ ᱛᱚᱵᱮ ᱩᱱ ᱡᱚᱦᱚᱜ ᱠᱷᱚᱱ ᱜᱮ ᱠᱩᱲᱤ ᱦᱚᱯᱚᱱᱟᱜ ᱪᱮᱛᱟᱱ ᱨᱮ ᱵᱤᱥᱛᱤ ᱫᱟᱭᱤᱛᱛᱚ ᱜᱩᱨᱩᱛᱛᱚ ᱫᱚ ᱢᱮᱱᱟᱜᱼᱟ ᱱᱤᱛᱚᱝ ᱦᱚᱸ ᱚᱲᱟᱜ ᱨᱮ ᱫᱩᱣᱟᱹᱨ ᱨᱮ ᱟᱵᱚ ᱯᱚᱨᱤᱵᱟᱨ ᱵᱷᱤᱛᱟᱹᱨ ᱨᱮ ᱠᱩᱲᱤ ᱦᱚᱯᱚᱱᱟᱜ ᱫᱟᱭᱤᱛᱛᱚ ᱠᱚᱨᱛᱚᱵᱽᱵᱚ ᱱᱤᱥᱴᱷᱟ ᱫᱚ ᱵᱚᱦᱩᱛ ᱚᱫᱷᱤᱠᱟ ᱜᱮᱭᱟ ᱴᱷᱤᱠᱟᱛᱮ ᱟᱵᱚ ᱡᱩᱫᱤ ᱵᱚᱱ ᱧᱮᱞᱟ ᱱᱤᱛᱚᱝᱟᱜ ᱡᱩᱜᱽ ᱨᱮᱱ ᱠᱩᱲᱤ ᱦᱚᱯᱚᱱ ᱟᱹᱰᱤ ᱪᱮᱛᱟᱱ ᱠᱚ ᱥᱮᱱ ᱟᱠᱟᱱᱟ ᱤᱠᱷᱟᱹᱱ ᱠᱚᱲᱟ ᱦᱚᱯᱚᱱ ᱠᱚ ᱵᱚᱨᱚᱢ ᱠᱚ ᱚᱱᱟ ᱚᱱᱩᱯᱟᱛ ᱨᱮ ᱠᱩᱲᱤ ᱦᱚᱯᱚᱱ ᱠᱚ ᱟᱹᱫᱤᱵᱟᱹᱥᱤ ᱛᱤᱨᱞᱟᱹ ᱦᱚᱯᱚᱱ ᱠᱚᱦᱚᱸ ᱟᱹᱰᱤ ᱢᱟᱲᱟᱝ ᱥᱮᱫ ᱠᱚ ᱥᱮᱱ ᱟᱠᱟᱱᱟ ᱥᱚᱨᱠᱟᱨ ᱦᱚᱸ ᱟᱠᱚᱣᱟᱜ ᱞᱟᱹᱜᱤᱫ ᱵᱤᱵᱷᱤᱱᱱᱚ ᱯᱨᱚᱠᱟᱨ ᱩᱯᱟᱭ ᱚᱵᱚᱞᱚᱢᱵᱚᱱ ᱠᱟᱛᱮ ᱥᱤᱠᱠᱷᱟ ᱥᱚᱪᱮᱛᱚᱱ ᱡᱟᱭᱜᱟ ᱨᱮ ᱪᱮᱥᱴᱟ ᱠᱟᱛᱮ ᱥᱮᱴᱮᱨᱮᱫ ᱠᱚᱣᱟᱭ᱾ ᱯᱨᱚᱛᱮᱠ ᱡᱤᱱᱤᱥ ᱨᱮ ᱯᱟᱲᱦᱟᱣ ᱨᱮ, ᱮᱱᱮᱡ ᱨᱮ, ᱥᱮᱨᱮᱧ ᱨᱮ, ᱞᱟᱭ ᱞᱟᱠᱪᱟᱨ ᱨᱮ ᱮᱢᱟᱱ ᱛᱮᱢᱟᱱ ᱨᱮ᱾ ᱛᱚᱵᱮ ᱚᱱᱟ ᱠᱚ ᱞᱟᱹᱜᱤᱫ ᱵᱷᱟᱨᱚᱛ ᱥᱚᱨᱠᱟᱨ, ᱳᱰᱤᱥᱟ ᱥᱚᱨᱠᱟᱨ, ᱵᱤᱵᱷᱤᱱᱱᱚ ᱥᱴᱮᱴ ᱨᱤᱱ ᱥᱚᱨᱠᱟᱨ ᱠᱚ ᱦᱚᱸ ᱟᱹᱰᱤ ᱟᱹᱰᱤ ᱥᱟᱨᱦᱟᱣ᱾ ᱛᱚᱵᱮ ᱱᱚᱣᱟ ᱤᱫᱤ ᱠᱟᱛᱮ ᱟᱵᱚᱣᱟᱜ ᱚᱵᱷᱤᱵᱷᱟᱵᱚᱠ ᱞᱮᱠᱟᱛᱮ, ᱟᱭᱳ ᱵᱟᱵᱟ ᱞᱮᱠᱟᱛᱮ ᱛᱤᱱᱟᱹᱜ ᱠᱚᱨᱛᱮᱵᱚ ᱛᱟᱦᱮᱱᱟ ᱚᱱᱱᱟ ᱢᱟᱨᱟᱝ ᱡᱤᱱᱤᱥ ᱢᱤᱫᱴᱤᱡ ᱠᱩᱲᱤ ᱦᱚᱯᱚᱱ ᱡᱟᱱᱟᱢ ᱠᱟᱛᱮ ᱟᱵᱚ ᱮᱴᱟᱜ ᱦᱚᱲᱟᱜ ᱮ ᱥᱮᱱᱚᱜᱼᱟ ᱥᱚᱛᱚ ᱫᱟᱠᱟ ᱩᱛᱩᱭᱟᱭ ᱥᱚᱛᱚ ᱤᱠᱷᱟᱹᱱ ᱟᱡᱟᱜ ᱡᱚ ᱫᱟᱭᱤᱛᱛᱚ ᱵᱳᱫᱷᱚᱛᱟ ᱚᱱᱟ ᱡᱚᱛᱚ ᱠᱷᱚᱱᱟᱜ ᱢᱟᱨᱟᱝ ᱠᱚᱲᱟ ᱦᱚᱯᱚᱱ ᱠᱷᱚᱱ ᱠᱩᱲᱤ ᱦᱚᱯᱚᱱᱟᱜ ᱫᱟᱭᱤᱛᱛᱚ ᱵᱳᱫᱷᱚᱛᱟ ᱵᱚᱦᱩᱛ ᱜᱮ ᱚᱫᱷᱤᱠᱟ ᱛᱚᱵᱮ ᱚᱱᱟ ᱤᱫᱤ ᱠᱟᱛᱮ ᱛᱮᱦᱮᱧᱟᱜ ᱥᱚᱢᱟᱡᱽ ᱨᱮ ᱥᱤᱠᱠᱷᱟ ᱥᱟᱥᱛᱷᱚ ᱨᱳᱡᱽᱜᱟᱨ ᱪᱮᱛᱟᱱ ᱨᱮᱦᱚᱸ ᱠᱩᱲᱤ ᱦᱚᱯᱚᱱ ᱯᱟᱹᱪᱷᱞᱟᱹ ᱫᱚ ᱵᱟᱹᱱᱩᱜ ᱮᱭᱟ ᱪᱤᱠᱟᱹᱛᱮ ᱟᱵᱚ ᱱᱤᱛᱚᱝ ᱵᱚ ᱧᱮᱞ ᱫᱟᱲᱮᱭᱟᱜ ᱠᱟᱱᱟ ᱟᱵᱚᱨᱤ ᱟᱵᱚᱭ ᱫᱤᱥᱚᱢ ᱨᱤᱱᱤᱡ ᱨᱟᱥᱴᱨᱚᱯᱚᱛᱤ ᱢᱟᱱᱚᱛᱤᱭᱟᱹ ᱫᱨᱚᱯᱚᱫᱤ ᱢᱩᱨᱢᱩ ᱛᱤᱠᱤᱱ ᱩᱱᱠᱤᱱ ᱦᱚᱸᱛᱚ ᱠᱩᱲᱤ ᱦᱚᱯᱚᱱ ᱠᱟᱱ ᱜᱮᱭᱟ ᱠᱤᱱ ᱟᱹᱠᱤᱱᱟᱜ ᱫᱷᱚᱨᱡᱚ ᱥᱟᱦᱟᱥ ᱵᱚᱦᱩᱛ ᱢᱟᱱᱟᱜ ᱠᱟᱛᱷᱟ ᱜᱮ ᱟᱹᱠᱤᱱᱟᱜ ᱩᱱᱟᱹᱜ ᱟᱹᱠᱤᱱ ᱯᱨᱚᱛᱤ ᱡᱚ ᱥᱚᱪᱚᱴᱚᱛᱟ ᱢᱚᱱ ᱵᱷᱟᱵᱽ ᱟᱹᱠᱤᱱᱟᱜ ᱠᱚᱨᱛᱚᱵᱽᱵᱚ ᱵᱳᱫᱷᱚᱛᱟ ᱚᱱᱟᱜᱮ ᱛᱮᱦᱮᱧ ᱟᱹᱠᱤᱱᱮ ᱥᱮᱴᱮᱨ ᱟᱠᱟᱫ ᱠᱤᱱᱟ ᱪᱮᱛᱟᱱ ᱥᱮᱫ ᱚᱱᱠᱟᱜᱮ ᱟᱹᱰᱤᱜᱟᱱ ᱠᱩᱲᱤ ᱦᱚᱯᱚᱱ ᱢᱮᱱᱟᱜ ᱠᱚᱣᱟ ᱡᱟᱦᱟᱸ ᱠᱤ ᱮᱱᱮᱡ ᱥᱮᱨᱮᱧ ᱠᱷᱮᱛᱨᱚ ᱨᱮ ᱟᱵᱚ ᱠᱚᱞᱯᱚᱱᱟ ᱫᱤᱫᱤ ᱛᱤᱠᱤᱱ ᱟᱵᱚ ᱟᱨᱦᱚᱸ ᱱᱤᱨᱢᱚᱞᱟ ᱫᱤᱫᱤ ᱛᱤᱠᱤᱱ ᱟᱹᱠᱤᱱ ᱦᱚᱸᱛᱚ ᱟᱹᱠᱤᱱᱟᱜ ᱠᱷᱮᱛᱨᱮ ᱨᱮ ᱛᱮᱦᱮᱧ ᱯᱨᱟᱫᱷᱟᱱᱭᱚ ᱠᱤᱱ ᱵᱤᱥᱛᱟᱨ ᱟᱠᱟᱜᱼᱟ ᱮᱱᱮᱡ ᱥᱮᱨᱮᱧ ᱠᱷᱮᱛᱨᱮ ᱨᱮ ᱛᱚᱵᱮ ᱱᱚᱣᱟ ᱠᱚ ᱟᱸᱡᱚᱢ ᱞᱮᱠᱷᱟᱱ ᱟᱹᱰᱤ ᱨᱟᱹᱥᱠᱟᱹ ᱵᱩᱡᱷᱟᱹᱜᱼᱟ ᱟᱨ ᱱᱤᱛᱚᱝ ᱫᱚ ᱵᱟᱹᱱᱩᱜᱼᱟ ᱚᱱᱠᱟᱱ ᱠᱩᱲᱤ ᱦᱚᱯᱚᱱ ᱚᱲᱟᱜ ᱵᱷᱤᱛᱨᱤ ᱨᱮ ᱪᱩᱯᱩᱫ ᱠᱟᱛᱮ ᱠᱚ ᱛᱟᱦᱮᱱ ᱢᱟ ᱵᱟᱹᱱᱩᱜᱼᱟ ᱚᱱᱠᱟ ᱠᱩᱲᱤ ᱦᱚᱯᱚᱱ ᱪᱮᱫ ᱦᱚᱸ ᱵᱟᱝ ᱠᱚ ᱛᱟᱦᱮᱸ ᱫᱟᱲᱮᱭᱟᱜᱼᱟ ᱚᱱᱟ ᱫᱚ ᱥᱮᱫᱟᱭ ᱛᱟᱦᱮᱸ ᱠᱟᱱᱟ ᱟᱨᱦᱚᱸ ᱱᱤᱛᱚᱝ ᱟᱵᱚᱨᱮᱱ ᱠᱩᱲᱤ ᱦᱚᱯᱚᱱ ᱟᱹᱫᱤᱵᱟᱹᱥᱤ ᱠᱩᱲᱤ ᱦᱚᱯᱚᱱ ᱟᱨᱦᱚᱸ ᱩᱰᱟᱹᱱ ᱜᱟᱹᱰᱤ ᱨᱮᱠᱚ ᱫᱮᱡᱚᱜ ᱠᱟᱱᱟ ᱯᱟᱭᱞᱚᱴ ᱠᱟᱱᱟ ᱠᱚ ᱚᱱᱩᱯᱨᱤᱭᱟ ᱢᱟᱰᱟᱢ ᱛᱤᱠᱤᱱ ᱟᱹᱠᱤᱱ ᱦᱚᱸ ᱟᱹᱠᱤᱱᱟᱜ ᱠᱚᱨᱛᱚᱵᱽᱵᱚ ᱱᱤᱥᱴᱷᱟ ᱫᱷᱳᱨᱡᱚ ᱥᱟᱦᱟᱥ ᱥᱚᱠᱛᱤ ᱤᱫᱤ ᱠᱟᱛᱮ ᱟᱹᱠᱤᱱ ᱦᱚᱸ ᱛᱮᱦᱮᱧ ᱪᱮᱛᱟᱱ ᱯᱟᱦᱟᱪ ᱨᱮ ᱢᱮᱱᱟᱜ ᱠᱟᱛᱮ ᱩᱰᱟᱹᱱ ᱜᱟᱹᱰᱤ ᱨᱮᱱ ᱰᱟᱭᱵᱷᱟᱨ ᱠᱤᱱ ᱦᱩᱭ ᱫᱟᱲᱮ ᱟᱠᱟᱣᱫᱟ ᱟᱹᱰᱤ ᱨᱟᱹᱥᱠᱟᱹ ᱠᱟᱛᱷᱟ ᱚᱱᱠᱟ ᱜᱮ ᱱᱤᱛᱚᱝ ᱱᱮᱜᱼᱮ ᱱᱤᱭᱟᱹ ᱵᱟᱹᱨᱥᱤᱧ ᱯᱷᱩᱞᱚ ᱦᱮᱢᱵᱨᱚᱢ ᱛᱤᱠᱤᱱ ᱟᱹᱠᱤᱱ ᱦᱚᱸ ᱵᱷᱟᱨᱚᱛ ᱠᱨᱤᱠᱮᱴ ᱠᱷᱮᱞ ᱡᱚᱜᱚᱛ ᱨᱮ ᱟᱹᱠᱤᱱ ᱟᱫᱷᱤᱯᱚᱛᱛᱚ ᱵᱤᱥᱛᱟᱨ ᱠᱟᱛᱮ ᱱᱤᱛᱚᱝ ᱪᱟᱢᱯᱤᱭᱟᱱ ᱠᱟᱛᱮ ᱠᱚ ᱦᱮᱡ ᱮᱱᱟ ᱱᱚᱣᱟ ᱠᱚ ᱤᱫᱤ ᱠᱟᱛᱮ ᱟᱵᱚ ᱟᱹᱫᱤᱵᱟᱹᱥᱤ ᱞᱟᱹᱜᱤᱫ ᱫᱚ ᱟᱹᱰᱤ ᱜᱚᱨᱚᱵᱟᱱ ᱠᱟᱛᱷᱟ ᱠᱟᱱᱟ ᱛᱚᱵᱮ ᱱᱚᱜᱼᱚ ᱱᱚᱣᱟ ᱤᱫᱤ ᱠᱟᱛᱮ ᱜᱮ ᱟᱵᱚᱨᱮᱱ ᱠᱩᱲᱤ ᱦᱚᱯᱚᱱ ᱥᱤᱠᱠᱷᱟ ᱥᱟᱥᱛᱷᱚ ᱠᱷᱮᱛᱨᱮ ᱨᱮ ᱡᱚᱫᱤ ᱵᱮᱥ ᱮ ᱛᱟᱦᱮᱱᱟ ᱵᱮᱥ ᱥᱩᱵᱤᱫᱷᱟ ᱥᱩᱡᱚᱜ ᱮ ᱧᱟᱢᱟ ᱟᱵᱚ ᱡᱚᱫᱤ ᱚᱱᱟ ᱞᱟᱹᱜᱤᱫ ᱚᱫᱷᱤᱠᱟᱨ ᱟᱡᱟᱜ ᱵᱚ ᱮᱢᱟᱭᱟ ᱮᱱᱠᱷᱟᱱ ᱱᱤᱦᱟᱹᱛᱤ ᱟᱡᱟᱜ ᱨᱳᱡᱚᱜᱟᱨ ᱚᱴᱚᱢᱮᱴᱤᱠᱟᱞᱤ ᱵᱨᱩᱫᱷᱤᱜᱼᱟ ᱚᱴᱚᱢᱮᱴᱤᱠᱟᱞᱤ ᱟᱡ ᱮ ᱧᱟᱢᱟ ᱚᱱᱟᱛᱮ ᱡᱚᱛᱚ ᱦᱚᱲ ᱟᱭᱳ ᱵᱟᱵᱟ ᱜᱚ ᱡᱚᱛᱚ ᱦᱚᱲ ᱵᱩᱡᱷᱟᱹᱜ ᱠᱟᱛᱷᱟ ᱵᱟᱹᱭ ᱵᱚᱭᱦᱟ ᱠᱚ ᱵᱩᱡᱷᱟᱹᱜ ᱠᱟᱛᱷᱟ ᱯᱚᱨᱤᱵᱟᱨ ᱦᱚᱲ ᱠᱚ ᱵᱩᱡᱷᱟᱹᱜ ᱠᱟᱛᱷᱟ ᱟᱵᱚᱨᱮᱱ ᱠᱩᱲᱤ ᱦᱚᱯᱚᱱ ᱟᱨ ᱛᱟᱭᱚᱢ ᱨᱮᱫᱚ ᱵᱟᱹᱱᱩᱜ ᱠᱚᱣᱟ ᱟᱹᱰᱤ ᱢᱟᱲᱟᱝ ᱥᱮᱫ ᱠᱚ ᱥᱮᱱᱚᱜ ᱞᱟᱹᱜᱤᱫ ᱠᱚ ᱥᱟᱯᱲᱟᱣ ᱟᱠᱟᱱᱟ ᱟᱵᱚ ᱜᱮ ᱠᱮᱵᱚᱞ ᱥᱩᱡᱳᱜᱽ ᱥᱩᱵᱤᱫᱷᱟ ᱵᱚ ᱮᱢᱟ ᱠᱚ ᱠᱷᱟᱱ ᱜᱮ ᱚᱱᱟ ᱡᱟᱭᱜᱟ ᱠᱚ ᱥᱮᱴᱮᱨ ᱫᱟᱲᱮ ᱠᱚᱜᱼᱟ ᱛᱚᱵᱮ ᱟᱹᱞᱤᱧ ᱯᱟᱥᱴᱟ ᱠᱷᱚᱱ ᱱᱤᱱᱟᱹᱜ ᱱᱮᱦᱚᱨ ᱡᱚᱛᱚ ᱦᱚᱲ ᱜᱮ ᱟᱵᱚᱨᱮᱱ ᱥᱟᱱᱛᱟᱲ ᱞᱟᱲᱠᱟ ᱢᱩᱱᱰᱟᱹ ᱢᱟᱦᱞᱮ ᱟᱹᱫᱤᱵᱟᱹᱥᱤ ᱨᱮᱱ ᱯᱚᱨᱤᱵᱟᱨ ᱦᱚᱲ ᱠᱚ ᱡᱚᱛᱚ ᱦᱚᱲ ᱜᱮ ᱠᱩᱲᱤ ᱦᱚᱯᱚᱱ ᱥᱮᱪᱮᱫ ᱥᱤᱠᱷᱱᱟᱹ ᱠᱟᱛ ᱠᱚᱣᱟ ᱵᱚ ᱟᱠᱚᱣᱟᱜ ᱥᱟᱥᱛᱷᱚ ᱯᱨᱚᱛᱤ ᱡᱚᱛᱱᱚ ᱵᱚ ᱤᱫᱤᱭᱟ ᱮᱱᱠᱷᱟᱱ ᱥᱤᱠᱠᱷᱟ ᱥᱚᱪᱮᱫ ᱫᱚᱱᱮ ᱛᱟᱦᱮᱸ ᱞᱮᱱᱠᱷᱟᱱ ᱟᱠᱚᱣᱟᱜ ᱠᱷᱮᱛᱨᱮ ᱨᱮ ᱟᱠᱚᱣᱟᱜ ᱠᱚᱨᱛᱚᱵᱽ ᱱᱤᱥᱴᱷᱟ ᱫᱮᱠᱷᱟᱣ ᱠᱟᱛᱮ ᱥᱟᱦᱥ ᱥᱚᱠᱛᱤ ᱯᱨᱚᱫᱚᱨᱥᱚᱱ ᱠᱟᱛᱮ ᱟᱨᱦᱚᱸ ᱛᱟᱹᱦᱩ ᱥᱟᱺᱜᱤᱧ ᱥᱮᱱ ᱠᱟᱛᱮ ᱟᱠᱚᱣᱟᱜ ᱠᱷᱮᱛᱨᱮ ᱵᱮᱥ ᱯᱨᱚᱫᱚᱨᱥᱚᱱ ᱠᱟᱛᱮ ᱟᱵᱚᱣᱟᱜ ᱯᱚᱨᱤᱵᱟᱨ ᱞᱟᱹᱜᱤᱫ ᱥᱩᱱᱟᱢ ᱦᱚᱸᱠᱚ ᱟᱹᱜᱩᱭᱟ ᱪᱤᱠᱟᱹᱛᱮ ᱢᱩᱨᱩᱠᱷ ᱦᱚᱲ ᱦᱚᱸ ᱵᱟᱝ ᱚᱞ ᱯᱟᱲᱦᱟᱣ ᱠᱟᱛᱮ ᱦᱚᱸ ᱥᱩᱱᱟᱢ ᱦᱚᱸᱠᱚ ᱟᱹᱜᱩᱭᱮᱫ ᱜᱮᱭᱟ ᱛᱚᱛᱷᱟᱯᱤ ᱱᱤᱛᱚᱝᱟᱜ ᱡᱩᱜᱽ ᱨᱮ ᱚᱞ ᱯᱟᱲᱦᱟᱣ ᱞᱮᱱᱠᱷᱟᱱ ᱡᱟᱦᱟᱸ ᱞᱮᱠᱟ ᱠᱚᱢᱯᱤᱭᱩᱴᱟᱨ ᱡᱩᱜᱽ ᱮ ᱟᱭ ᱡᱩᱜᱽ ᱦᱮᱡ ᱮᱱᱟ ᱱᱤᱦᱟᱹᱛᱤ ᱥᱤᱠᱷᱱᱟᱹᱛ ᱥᱮᱪᱮᱫ ᱫᱚ ᱱᱤᱦᱟᱹᱛᱤ ᱫᱚᱨᱠᱟᱨ ᱠᱟᱱ ᱜᱮᱭᱟ ᱚᱱᱟ ᱠᱚ ᱤᱫᱤ ᱠᱟᱛᱮ ᱟᱵᱚᱣᱟᱜ ᱠᱷᱮᱛᱨᱮ ᱨᱮ ᱡᱟᱦᱟᱸ ᱛᱤᱱᱟᱹᱜ ᱫᱚᱨᱠᱟᱨ ᱥᱚᱨᱠᱟᱨᱟᱜ ᱥᱩᱵᱤᱫᱷᱟ ᱤᱫᱤ ᱠᱟᱛᱮ ᱟᱠᱚ ᱠᱩᱲᱤ ᱦᱚᱯᱚᱱ ᱠᱚ ᱛᱤᱨᱞᱟᱹ ᱦᱚᱯᱚᱱ ᱠᱚ ᱡᱟᱦᱟᱸ ᱛᱤᱱᱟᱹᱜ ᱵᱮᱥ ᱥᱩᱵᱤᱫᱷᱟ ᱥᱩᱡᱳᱜᱽ ᱵᱚ ᱮᱢᱟ ᱠᱚᱣᱟ ᱚᱱᱟᱜᱮ ᱟᱵᱚᱣᱟᱜ ᱠᱚᱨᱛᱚᱵᱽᱵᱚ ᱛᱟᱦᱮᱱ ᱫᱚᱨᱠᱟᱨ ᱛᱚᱵᱮ ᱱᱚᱣᱟ ᱠᱚ ᱤᱫᱤ ᱠᱟᱛᱮ ᱛᱮᱦᱮᱧᱟᱜ ᱜᱟᱯᱟᱞᱢᱟᱨᱟᱣ ᱟᱵᱚ ᱠᱩᱲᱤ ᱦᱚᱯᱚᱱ ᱠᱷᱟᱹᱛᱤᱨ ᱛᱮᱦᱮᱧ ᱡᱚᱛᱚᱣᱟᱜ ᱢᱟᱲᱟᱝ ᱛᱮ ᱥᱮᱱᱚᱜ ᱠᱟᱱᱟ ᱚᱱᱟᱛᱮ ᱩᱰᱤᱭᱟ ᱛᱮ ᱠᱚ ᱢᱮᱱᱟ ᱢᱟ ᱦᱮᱞᱮ ᱯᱟᱴᱷᱚᱭ ᱫᱮᱥᱚ ᱡᱤᱵᱚ ᱟᱜᱮᱭ ᱱᱚᱣᱟ ᱫᱚ ᱢᱮᱱ ᱨᱮᱭᱟᱜ ᱟᱹᱰᱤ ᱡᱚᱛᱷᱟᱨᱛᱚ ᱠᱟᱛᱷᱟ ᱠᱟᱱᱟ ᱛᱚᱵᱮ ᱱᱚᱣᱟ ᱠᱚ ᱤᱫᱤ ᱠᱟᱛᱮ ᱟᱵᱚᱣᱟᱜ ᱠᱷᱮᱛᱨᱮ ᱨᱮ ᱱᱤᱦᱟᱹᱛᱤ ᱠᱩᱲᱤ ᱦᱚᱯᱚᱱᱟᱜ ᱠᱷᱮᱛᱨᱮ ᱨᱮ ᱞᱟᱜᱟᱣ ᱠᱟᱛᱮ ᱟᱠᱚᱣᱟᱜ ᱩᱱᱱᱚᱛᱤ ᱥᱟᱶ ᱥᱟᱶᱛᱮ ᱟᱵᱚᱣᱟᱜ ᱯᱚᱨᱤᱵᱟᱨ ᱨᱮᱱ ᱛᱤᱨᱞᱟᱹ ᱠᱚ ᱦᱚᱯᱚᱱ ᱠᱚ ᱞᱟᱹᱜᱤᱫ ᱱᱤᱦᱟᱹᱛᱤ ᱟᱵᱚ ᱥᱚᱛᱚᱛᱚ ᱪᱮᱥᱴᱟ ᱛᱟᱦᱮᱱ ᱫᱚᱨᱠᱟᱨ ᱢᱟ ᱛᱚᱵᱮ ᱱᱚᱣᱟ ᱠᱚ ᱤᱫᱤ ᱠᱟᱛᱮ ᱡᱚᱛᱚ ᱦᱚᱲ ᱵᱚ ᱥᱚᱪᱮᱛᱚᱱᱚᱜᱼᱟ ᱟᱨ ᱟᱵᱚᱨᱮᱱ ᱠᱩᱲᱤ ᱦᱚᱯᱚᱱ ᱜᱤᱫᱽᱨᱟᱹ ᱠᱚ ᱢᱟᱲᱟᱝ ᱥᱮᱫ ᱵᱚ ᱤᱫᱤ ᱠᱚᱣᱟ ᱟᱠᱚᱣᱟᱜ ᱟᱵᱚᱣᱟᱜ ᱟᱥᱤᱨᱵᱟᱫᱽ ᱧᱟᱢ ᱠᱟᱛᱮ ᱟᱠᱚ ᱢᱟᱲᱟᱝ ᱥᱮᱫ ᱟᱨ ᱢᱟᱲᱟᱝ ᱥᱮᱫ ᱠᱚ ᱥᱮᱱᱚᱜ ᱢᱟ ᱱᱚᱣᱟ ᱜᱮ ᱟᱹᱞᱤᱧᱟᱜ ᱯᱟᱥᱴᱟ ᱠᱷᱚᱱ ᱟᱥᱤᱨᱵᱟᱫᱽ ᱛᱟᱦᱮᱱ ᱠᱟᱱᱟ ᱟᱨ ᱟᱵᱚ ᱡᱚᱛᱚ ᱦᱚᱲ ᱠᱚᱜᱮ ᱠᱩᱲᱤ ᱦᱚᱯᱚᱱ ᱞᱟᱹᱜᱤᱫ ᱱᱤᱦᱟᱹᱛᱤ ᱥᱩᱵᱤᱫᱷᱟ ᱥᱩᱡᱳᱜᱽ ᱮᱢ ᱠᱟᱛᱮ ᱟᱠᱚ ᱢᱟᱲᱟᱝ ᱥᱮᱫ ᱞᱟᱦᱟᱱᱛᱤ ᱨᱮᱭᱟᱜ ᱰᱟᱦᱟᱨ ᱵᱚ ᱩᱫᱩᱜ ᱟᱠᱚᱣᱟ ᱢᱟᱨᱥᱟᱞ ᱵᱟᱹᱛᱤ ᱵᱚ ᱡᱩᱞ ᱟᱠᱚᱣᱟ ᱢᱟ ᱛᱚᱵᱮ ᱛᱮᱦᱮᱧ ᱫᱚ ᱤᱱᱟᱹᱜ ᱜᱮ ᱟᱹᱞᱤᱧᱟᱜ ᱪᱮᱱᱮᱞ ᱛᱟᱞᱟᱛᱮ ᱟᱯᱮᱭᱟᱜ ᱞᱟᱭᱤᱠ ᱥᱟᱵᱥᱠᱨᱟᱭᱤᱵ ᱠᱚᱢᱮᱱᱴ ᱱᱤᱦᱟᱹᱛᱤ ᱞᱟᱹᱭᱟᱵᱚ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ